ᱠᱟᱹᱥᱤ ᱵᱟᱥᱠᱮ ᱠᱟᱹᱥᱤ ᱟᱹᱰᱤ ᱪᱮᱦᱨᱟ ᱟᱹᱰᱤ ᱪᱮᱦᱨᱟ ᱧᱮᱞᱚᱜ ᱠᱟᱱᱟ ᱟᱹᱰᱤ ᱪᱮᱦᱨᱟ ᱟᱹᱰᱤ ᱪᱚᱨᱚᱠ ᱱᱚᱜᱼᱚᱭ ᱧᱮᱞ ᱯᱮ ᱟᱞᱮ ᱥᱮᱫᱟᱜ ᱴᱟᱺᱰᱤ ᱫᱤᱥᱚᱢ ᱠᱟᱹᱥᱤ ᱵᱟᱦᱟ ᱟᱹᱰᱤ ᱪᱮᱦᱨᱟ ᱧᱮᱞᱚᱜ ᱠᱟᱱᱟ ᱠᱟᱹᱥᱤ ᱵᱟᱦᱟ ᱯᱚᱲᱚᱭ ᱯᱚᱲᱚᱭ ᱯᱩᱸᱰ ᱜᱮ ᱥᱚᱠᱛᱚ ᱢᱮᱱᱟᱜᱼᱟ ᱟᱹᱰᱤ ᱥᱚᱠᱛᱚ ᱱᱚᱜᱼᱚᱭ ᱧᱮᱞ ᱯᱮ ᱱᱚᱝᱠᱟᱛᱮ ᱱᱚᱛᱮ ᱱᱚᱛᱮ ᱢᱮ ᱱᱚᱛᱮ ᱵᱷᱤᱰᱤᱭᱳ ᱨᱮᱜᱮ ᱦᱳᱭ ᱛᱚ ᱱᱚᱛᱮ ᱱᱚᱛᱮ ᱱᱚᱛᱮ ᱟᱹᱰᱤ ᱪᱮᱦᱨᱟ ᱧᱮᱞᱚᱜ ᱠᱟᱱᱟ ᱟᱹᱰᱤ ᱪᱚᱨᱚᱠ ᱟᱹᱰᱤ ᱪᱚᱨᱚᱠ ᱟᱹᱰᱤ ᱪᱮᱦᱨᱟ ᱟᱹᱰᱤ ᱥᱚᱠᱛᱚ ᱢᱮᱱᱟᱜᱼᱟ ᱵᱟᱹᱫᱽ ᱯᱮ ᱦᱤᱡᱩᱜ ᱟᱥᱮ ᱧᱮᱞ ᱟᱯᱮ ᱥᱚᱠᱛᱚ ᱵᱟᱦᱟ ᱟᱠᱟᱱᱟ ᱵᱟᱹᱫᱽ ᱟᱲᱮ ᱟᱲᱮᱛᱮ ᱵᱟᱹᱫᱽ ᱨᱮᱫᱚ ᱦᱩᱲᱩ ᱢᱮᱱᱟᱜᱼᱟ ᱵᱷᱩᱜᱟᱹᱜ ᱨᱮᱫᱚ ᱵᱟᱝ ᱟᱲᱮ ᱨᱮ ᱥᱚᱠᱛᱚ ᱢᱮᱱᱟᱜᱼᱟ ᱱᱚᱜᱼᱚᱭ ᱱᱚᱜᱼᱚᱭ ᱧᱮᱞ ᱯᱮ ᱱᱚᱜᱼᱚᱭ ᱪᱮᱫ ᱞᱮᱠᱟ ᱢᱮᱱᱟᱜᱼᱟ ᱱᱚᱜᱼᱚᱭ ᱟᱹᱰᱤ ᱥᱚᱠᱛᱚ ᱟᱹᱰᱤ ᱥᱚᱠᱛᱚ ᱟᱹᱰᱤ ᱥᱚᱠᱛᱚ ᱢᱮᱱᱟᱜᱼᱟ ᱫᱷᱟᱨᱮ ᱛᱮ ᱨᱚᱰ ᱫᱷᱟᱨᱮ ᱱᱚᱜᱼᱚᱭ ᱥᱚᱠᱛᱚ ᱯᱩᱸᱰ ᱜᱮ ᱧᱮᱞᱚᱜ ᱠᱟᱱᱟ ᱜᱚᱴᱟ ᱥᱮᱨᱢᱟ ᱟᱨᱦᱚᱸ ᱱᱚᱛᱮ ᱠᱟᱹᱥᱤ ᱵᱟᱦᱟ ᱢᱤᱫ ᱜᱮ ᱯᱷᱚᱲᱮ ᱯᱷᱚᱲᱮ ᱦᱟᱱᱮ ᱥᱮᱨᱢᱟ ᱧᱮᱞᱚᱜ ᱱᱚᱛᱮ ᱱᱚᱛᱮ ᱱᱚᱛᱮ ᱦᱚᱸ ᱱᱚᱜᱼᱚᱭ ᱧᱮᱞ ᱯᱮ ᱱᱚᱜᱼᱚᱭ ᱠᱟᱹᱥᱤ ᱵᱟᱦᱟ ᱮᱠᱮᱱ ᱠᱟᱹᱥᱤ ᱵᱟᱦᱟ ᱜᱮ ᱵᱟᱹᱫᱽ ᱨᱮ ᱦᱩᱲᱩ ᱠᱚᱫᱚ ᱵᱟᱭ ᱧᱮᱞᱚᱜ ᱠᱟᱱᱟ ᱟᱲᱮ ᱟᱲᱮ ᱛᱮ ᱟᱹᱰᱤ ᱪᱮᱦᱨᱟ ᱧᱮᱞᱚᱜ ᱠᱟᱱᱟ ᱱᱚᱜᱼᱚᱭ ᱟᱹᱰᱤ ᱪᱮᱦᱨᱟ ᱟᱹᱰᱤ ᱪᱚᱨᱚᱠ ᱠᱟᱹᱥᱤ ᱵᱟᱦᱟ ᱧᱮᱞ ᱦᱤᱡᱩᱜ ᱯᱮ ᱴᱟᱺᱰᱤ ᱫᱤᱥᱚᱢ ᱟᱞᱮ ᱥᱮᱫ ᱧᱮᱞ ᱯᱮ ᱱᱚᱜᱼᱚᱭ ᱪᱮᱫ ᱞᱮᱠᱟ ᱧᱮᱞᱚᱜ ᱠᱟᱱᱟ ᱱᱚᱜᱼᱚᱭ ᱧᱮᱞ ᱯᱮ ᱱᱚᱜᱼᱚᱭ ᱠᱟᱹᱥᱤ ᱵᱟᱦᱟ ᱧᱮᱞ ᱦᱤᱡᱩᱜ ᱯᱮ ᱤᱧᱫᱚ ᱵᱟᱹᱫᱽ ᱨᱮᱫᱚ ᱵᱟᱹᱱᱩᱧᱟ ᱜᱟᱹᱰᱤ ᱨᱤᱧ ᱫᱮᱡ ᱠᱟᱱᱟ ᱜᱟᱹᱰᱤ ᱠᱷᱚᱱ ᱤᱧ ᱧᱮᱞᱮᱫᱼᱟ ᱵᱟᱹᱫᱽ ᱵᱷᱤᱛᱤᱨ ᱫᱚ ᱵᱟᱝ ᱪᱟᱞᱟᱜ ᱦᱩᱭᱩᱜᱼᱟ ᱱᱚᱛᱮ ᱠᱷᱚᱱ ᱜᱮ ᱧᱮᱞ ᱦᱩᱭᱩᱜᱼᱟ ᱱᱚᱜᱼᱚᱭ ᱧᱮᱞ ᱯᱮ ᱪᱮᱫ ᱞᱮᱠᱟ ᱟᱹᱰᱤ ᱪᱮᱦᱨᱟ ᱧᱮᱞᱚᱜᱼᱟ ᱧᱮᱞ ᱛᱮ ᱦᱤᱡᱩᱜ ᱯᱮ ᱟᱹᱰᱤ ᱪᱚᱨᱚᱠ ᱧᱮᱞᱚᱜ ᱠᱟᱱᱟ ᱟᱹᱰᱤ ᱪᱮᱦᱨᱟ ᱟᱹᱰᱤ ᱥᱚᱠᱛᱚ ᱢᱮᱱᱟᱜᱼᱟ ᱟᱹᱰᱤ ᱥᱚᱠᱛᱚ ᱟᱹᱰᱤ ᱪᱚᱨᱚᱠ ᱡᱚᱛᱚ ᱮᱠᱫᱚᱢ ᱟᱹᱰᱤ ᱱᱟᱯᱟᱭ ᱧᱮᱞᱚᱜ ᱠᱟᱱᱟ ᱱᱚᱜᱼᱚᱭ ᱫᱷᱟᱨᱮ ᱛᱮ ᱱᱚᱛᱮ ᱱᱚᱛᱮ ᱱᱚᱛᱮ ᱢᱮᱱᱟᱜ ᱛᱮ ᱱᱚᱛᱮ ᱦᱚᱸ ᱦᱟᱱᱮ ᱦᱟᱱᱮ ᱦᱟᱱᱮ ᱟᱹᱰᱤ ᱥᱟᱺᱜᱤᱧ ᱨᱮ ᱱᱚᱜᱼᱚᱭ ᱱᱚᱜᱼᱚᱭ ᱫᱷᱟᱨᱮ ᱛᱮ ᱱᱚᱛᱮ ᱫᱷᱟᱨᱮ ᱥᱮᱫ ᱜᱮ ᱢᱮᱱᱟᱜᱼᱟ ᱱᱚᱛᱮ ᱱᱚᱜᱼᱚᱭ ᱛᱚ ᱱᱚᱜᱼᱚᱭ ᱛᱚ ᱤᱧ ᱯᱟᱹᱨᱥᱤ ᱨᱮ ᱦᱳᱭ ᱛᱚ ᱱᱚᱜᱼᱚᱭ ᱱᱚᱜᱼᱚᱭ ᱧᱮᱞ ᱯᱮ ᱟᱹᱰᱤ ᱪᱚᱨᱚᱠ ᱟᱹᱰᱤ ᱪᱮᱦᱨᱟ ᱧᱮᱞᱚᱜ ᱠᱟᱱᱟ ᱟᱹᱰᱤ ᱪᱮᱦᱨᱟ ᱟᱹᱰᱤ ᱪᱮᱦᱨᱟ ᱟᱹᱰᱤ ᱪᱮᱦᱨᱟ ᱯᱩᱸᱰ ᱜᱮ ᱧᱮᱞ ᱯᱮ ᱠᱮᱢᱮᱨᱟ ᱨᱮ ᱟᱨ ᱦᱤᱡᱩᱜ ᱯᱮ ᱧᱮᱞ ᱛᱮ